ᱟᱹᱰᱤ ᱡᱳᱨ ᱠᱚ ᱦᱚᱲᱟ ᱠᱟᱱ ᱛᱟᱵᱚᱱᱟ ᱟᱨ ᱟᱠᱚ ᱫᱚ ᱦᱟᱸᱰᱮ ᱫᱚ ᱴᱩᱰᱩ ᱢᱟᱱᱮ ᱯᱟᱹᱨᱤᱥ ᱛᱟᱠᱚ ᱱᱟᱜ ᱩᱱᱠᱩ ᱫᱚ ᱵᱩᱨᱩ ᱵᱮᱨᱟ ᱴᱩᱰᱩ ᱢᱮᱱᱛᱮ ᱠᱚ ᱢᱮᱱᱮᱫᱟ ᱟᱨ ᱱᱚᱰᱮ ᱫᱚ ᱱᱟᱜ ᱰᱟᱹᱝᱜᱩᱣᱟᱹ ᱵᱩᱨᱩ ᱠᱟᱱᱟ ᱱᱚᱣᱟ ᱰᱟᱹᱝᱜᱩᱣᱟᱹ ᱵᱩᱨᱩ ᱨᱮᱜᱮ ᱱᱟᱜ

ᱛᱤᱱᱟᱹᱜ ᱠᱚ ᱪᱷᱩᱴ ᱟᱠᱟᱱᱟ ᱡᱚᱛᱚ ᱵᱟᱦᱨᱮ ᱢᱮᱱᱟᱜ ᱵᱮ ᱠᱚᱲᱟ ᱭᱟ ᱫᱟᱞᱟ ᱮᱱᱮᱡ ᱟᱯᱮ ᱥᱮ ᱵᱟᱝ ᱠᱚᱲᱟ ᱵᱟᱝ ᱟᱞᱮ ᱵᱟᱹᱱᱩᱜ ᱛᱟᱞᱮ ᱟᱸᱡᱚᱢ ᱠᱮᱜᱼᱟ ᱯᱮ ᱞᱟᱹᱭ ᱠᱮᱜᱼᱟ ᱠᱚ ᱩᱱᱠᱩ ᱵᱟᱹᱱᱩᱜ ᱛᱟᱠᱚᱣᱟ ᱜᱟᱢᱪᱷᱟ ᱚᱱᱟ ᱦᱚᱛᱮᱡ ᱛᱮ ᱵᱟᱦᱨᱮ ᱨᱮᱠᱚ ᱛᱤᱸᱜᱩ ᱟᱠᱟᱱᱟ ᱟᱨ ᱱᱚᱰᱮᱱᱟᱜ ᱧᱮᱞ ᱠᱚᱯᱮ ᱱᱩᱠᱩ ᱦᱚᱸ ᱡᱷᱚᱛᱚ ᱜᱟᱢᱪᱷᱟ ᱜᱟᱢᱪᱷᱟ ᱟᱛᱮᱫ ᱜᱮ ᱡᱷᱚᱛᱚ ᱚᱠᱚᱭ ᱦᱚᱸ

ᱵᱟᱦᱨᱮ ᱯᱟᱦᱴᱟ ᱨᱮ ᱢᱮᱱᱟᱜ ᱠᱚᱣᱟ ᱚᱠᱚᱭ ᱥᱩᱴ ᱠᱚᱜᱼᱟ ᱢᱮᱱᱠᱷᱟᱱ ᱠᱚ ᱩᱰᱩᱠ ᱜᱮᱭᱟ ᱟᱞᱚᱢ ᱵᱚᱞᱚᱱᱟ ᱚᱱᱠᱟ ᱠᱚ ᱢᱮᱛᱟᱭᱟ ᱟᱨ ᱱᱚᱣᱟ ᱯᱩᱠᱷᱩᱨᱤ ᱟᱹᱛᱩ ᱨᱮ ᱟᱹᱰᱤ ᱡᱩᱢᱤᱫ ᱟᱹᱱᱤᱡ ᱠᱚ ᱟᱨ ᱚᱱᱟ ᱦᱚᱛᱮᱡ ᱛᱮᱜᱮ ᱡᱷᱚᱛᱚ ᱜᱮ ᱠᱟᱪᱟ ᱟᱛᱮᱫ ᱟᱨ ᱟᱞᱮ ᱦᱟᱸᱰᱮ ᱜᱩᱞᱟᱹᱜᱟᱹᱲᱤᱭᱟᱹ ᱯᱮ ᱧᱮᱞ ᱞᱮᱜᱼᱟ ᱚᱸᱰᱮ ᱢᱟ ᱡᱮ ᱡᱟᱦᱟᱨ ᱠᱚ ᱮᱱᱮᱡ ᱜᱮᱭᱟ ᱟᱨ ᱱᱚᱝᱠᱟ ᱵᱟᱣᱩᱱᱰᱟᱨᱤ ᱦᱚᱸ ᱵᱟᱝ ᱛᱟᱦᱮᱸ ᱠᱟᱱᱟ ᱱᱚᱝᱠᱟ ᱵᱟᱣᱩᱱᱰᱟᱨᱤ ᱦᱚᱸ ᱪᱮᱫ ᱦᱚᱸ ᱵᱟᱹᱪᱩᱜ ᱟᱹᱱᱤᱡ ᱟᱨ ᱱᱚᱰᱮ ᱫᱚ ᱱᱟᱜ ᱵᱟᱣᱩᱱᱰᱟᱨᱤ ᱠᱚ ᱫᱚᱦᱚ ᱟᱠᱟᱫᱟ ᱢᱟ ᱛᱚᱵᱮ ᱤᱧ ᱠᱟᱹᱴᱤᱡ ᱮᱱᱮᱡ ᱵᱟᱲᱟ ᱧᱚᱜ ᱞᱮᱜᱮ ᱱᱤᱛᱚᱜ ᱫᱚ ᱧᱩᱛ ᱜᱮ ᱧᱮᱞᱚᱜ ᱠᱟᱱ ᱛᱟᱵᱚᱱᱟ ᱟᱫᱚ ᱡᱷᱟᱞᱥᱟᱹ ᱡᱷᱟᱞᱥᱟᱹ ᱜᱮ ᱧᱮᱞᱚᱜ ᱠᱟᱱᱟ ᱱᱤᱛᱚᱜ ᱥᱤᱢ ᱟᱲᱟᱜ ᱴᱟᱭᱤᱢ ᱦᱩᱭᱮᱱᱟ ᱥᱤᱢ ᱠᱚ ᱟᱲᱟᱜ ᱠᱚᱣᱟ ᱱᱟᱜ ᱱᱤᱛᱚᱜ ᱫᱚ ᱞᱟᱦᱟ ᱴᱷᱮᱱ ᱠᱷᱚᱱ ᱞᱟᱦᱟ ᱫᱷᱟᱹᱨᱤᱡ ᱤᱧ ᱫᱮᱠᱷᱟᱣ ᱠᱟᱫᱟ ᱚᱱᱟ ᱱᱚᱣᱟ ᱨᱮᱱᱟᱜ ᱵᱩᱨᱩ ᱨᱮᱱᱟᱜ

ᱥᱤᱢ ᱱᱟᱜ ᱱᱤᱛᱚᱜ ᱩᱰᱟᱹᱣ ᱨᱮᱱᱟᱜ ᱴᱟᱭᱤᱢ ᱦᱚᱸ ᱦᱩᱭ ᱟᱠᱟᱱᱟ ᱟᱹᱱᱤ ᱱᱟᱜ ᱫᱮᱡ ᱟᱠᱟᱱ ᱛᱟᱵᱚᱱᱟ ᱢᱤᱫ ᱦᱚᱸ ᱠᱷᱩᱱᱴᱤ ᱪᱮᱛᱟᱱ ᱨᱮ ᱱᱟᱣᱟ ᱫᱷᱟᱨᱮᱧ ᱦᱮᱡ ᱞᱮᱱ ᱜᱮ ᱵᱟᱠᱷᱟᱱ ᱫᱟᱞ ᱛᱮᱠᱚ ᱞᱟᱯᱟ ᱞᱩᱯᱩᱧᱟ ᱱᱟᱜ ᱛᱚ ᱥᱤᱢ ᱠᱚ ᱥᱟᱵ ᱞᱟᱹᱜᱤᱫ ᱛᱮ ᱚᱠᱟ ᱞᱮᱠᱟ ᱦᱚᱲ ᱢᱮᱱᱟᱜ ᱠᱚᱣᱟ ᱜᱟᱛᱮ ᱠᱚᱛᱮ ᱠᱚ ᱯᱮᱨᱮᱡ ᱟᱠᱟᱱ ᱛᱟᱵᱚᱱᱟ

ᱩᱱᱠᱩ ᱵᱚᱱ ᱧᱮᱞᱮᱫ ᱠᱚᱣᱟ ᱦᱟᱱᱟ ᱯᱟᱦᱴᱟ ᱢᱟ ᱠᱩᱲᱤ ᱟᱨ ᱱᱚᱣᱟ ᱯᱟᱦᱴᱟ ᱢᱟ ᱠᱚᱲᱟ

ᱩᱱᱤ ᱠᱩᱲᱤ ᱜᱤᱫᱽᱨᱟᱹᱭ ᱥᱟᱵ ᱠᱮᱫᱟ ᱟᱨ ᱚᱱᱟ ᱨᱮᱱᱟᱜ ᱥᱟᱹᱲᱤ ᱧᱮᱞᱚᱜ ᱠᱟᱱᱟ ᱜᱟᱢᱪᱷᱟ ᱚᱱᱟ ᱨᱮᱱᱟᱜ ᱥᱟᱹᱲᱤ ᱧᱮᱞᱚᱜ ᱠᱟᱱᱟ ᱚᱱᱟ ᱥᱟᱹᱲᱤ ᱛᱮ ᱱᱟᱜ ᱟᱴᱠᱟᱣ ᱢᱮᱭᱟ ᱱᱚᱰᱮ ᱜᱮ ᱱᱚᱰᱮ ᱜᱮ ᱪᱟᱵᱟᱭᱮᱱ ᱛᱟᱵᱚᱱᱟ ᱫᱮᱞᱟ ᱢᱩᱪᱟᱹᱫ ᱮᱱᱟ ᱟᱠᱷᱲᱟ ᱟᱨ ᱫᱮᱞᱟ ᱚᱱᱟ ᱟᱠᱷᱲᱟ ᱠᱷᱚᱱ ᱦᱟᱱᱟ ᱥᱟᱦᱟᱛᱮ ᱵᱟᱹᱭ ᱵᱟᱹᱭ ᱛᱮᱵᱚᱱ ᱯᱟᱨᱚᱢ ᱚᱰᱚᱠ ᱥᱮᱱᱚᱜᱼᱟ